ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱫᱚᱧ ᱞᱟᱹᱭ ᱟᱯᱮᱭᱟ ᱱᱚᱣᱟ ᱵᱷᱤᱰᱤᱭᱳ ᱨᱮ ᱤᱼᱢᱮᱞ ᱨᱮ ᱪᱮᱫ ᱞᱮᱠᱟ ᱠᱟᱛᱮᱫ ᱯᱷᱳᱴᱳ ᱵᱚᱱ ᱥᱮᱴ ᱠᱚᱜᱼᱟ ᱤᱼᱢᱮᱞ ᱨᱮᱱᱟᱜ ᱯᱨᱳᱯᱷᱟᱭᱤᱞ ᱨᱮ ᱛᱚ ᱞᱟᱹᱴᱩ ᱯᱷᱳᱱ ᱯᱮ ᱵᱮᱵᱚᱦᱟᱨᱮᱫᱟ ᱢᱟᱱᱮ ᱢᱤᱫᱴᱮᱱ ᱤᱼᱢᱮᱞ ᱦᱮᱱᱟᱜ ᱛᱟᱯᱮ ᱜᱮᱭᱟ ᱢᱮᱱᱠᱷᱟᱱ ᱯᱨᱳᱯᱷᱟᱭᱤᱞ ᱯᱷᱳᱴᱳ ᱫᱚ ᱵᱟᱹᱱᱩᱜ ᱠᱚᱛᱟ ᱯᱮᱭᱟ ᱟᱯᱮᱭᱟᱜ ᱡᱟᱦᱟᱸ ᱧᱩᱛᱩᱢ ᱛᱮ ᱤᱼᱢᱮᱞ ᱢᱮᱱᱟᱜᱼᱟ ᱚᱱᱟ ᱨᱮᱱᱟᱜ ᱯᱨᱚᱛᱷᱚᱢ ᱚᱠᱠᱷᱚᱨ ᱨᱟᱠᱟᱵᱼᱟ ᱛᱚ ᱪᱚᱞᱚ ᱵᱚᱱ ᱧᱮᱞ ᱞᱮᱜᱮ ᱚᱱᱟ ᱠᱷᱟᱹᱛᱤᱨ ᱛᱮ ᱟᱵᱚ ᱥᱮᱴᱤᱝ ᱠᱷᱚᱱ ᱵᱟᱠᱷᱟᱱ ᱤᱭᱩᱴᱩᱵᱽ ᱠᱷᱚᱱ ᱵᱟᱠᱷᱟᱱ ᱡᱤᱼᱢᱮᱞ ᱡᱟᱦᱟᱸᱴᱟᱜ ᱜᱮ ᱳᱯᱮᱱ ᱦᱩᱭᱩᱜ ᱛᱟᱵᱚᱱᱟ ᱛᱚ ᱤᱭᱩᱴᱩᱵᱽ ᱦᱚᱸ ᱡᱟᱹᱱᱤᱡ ᱚᱱᱟ ᱧᱩᱛᱩᱢᱟᱱ ᱤᱼᱢᱮᱞ ᱛᱮᱜᱮ ᱞᱚᱜᱤᱱ ᱦᱮᱱᱟᱜ ᱛᱟᱯᱮᱭᱟ ᱚᱱᱟ ᱠᱷᱟᱹᱛᱤᱨ ᱛᱮ ᱤᱭᱩᱴᱩᱵᱽ ᱤᱧ ᱳᱯᱮᱱ ᱮᱫᱟ ᱤᱭᱩᱴᱩᱵᱽ ᱳᱯᱮᱱ ᱠᱟᱛᱮᱫ ᱳᱯᱮᱱ ᱠᱤᱫᱟᱹᱧ ᱰᱮᱴᱟ ᱠᱚᱫᱚ ᱚᱱ ᱜᱮ ᱛᱟᱦᱮᱱᱟ ᱟᱯᱮ ᱦᱚᱸ ᱚᱱ ᱠᱟᱜ ᱯᱮ ᱛᱚ ᱡᱚᱡᱚᱢ ᱠᱚᱬ ᱨᱮᱯᱮ ᱧᱮᱞ ᱮᱫᱟ ᱯᱷᱳᱴᱳ ᱦᱮᱡ ᱟᱠᱟᱱᱟ ᱢᱤᱫᱴᱮᱱ ᱩᱱᱤ ᱫᱚ ᱤᱧ ᱨᱮᱱ ᱠᱟᱱ ᱜᱮᱭᱟᱭ ᱱᱚᱣᱟ ᱫᱚ ᱯᱨᱳᱯᱷᱟᱭᱤᱞ ᱯᱷᱳᱴᱳ ᱠᱟᱱᱟ ᱛᱚ ᱚᱸᱰᱮ ᱯᱷᱳᱴᱳ ᱨᱮᱵᱚᱱ ᱠᱞᱤᱠᱟ ᱯᱷᱳᱴᱳ ᱨᱮ ᱠᱞᱤᱠ ᱞᱮᱠᱷᱟᱱ ᱢᱮᱱᱮᱡᱽ ᱤᱭᱳᱨ ᱮᱠᱟᱣᱩᱱᱴ ᱡᱟᱦᱟᱸ ᱱᱚᱜᱼᱚᱭ ᱱᱚᱰᱮ ᱠᱞᱤᱠ ᱦᱩᱭᱩᱜᱼᱟ ᱛᱟᱨᱯᱚᱨ ᱱᱤᱝᱠᱟᱹ ᱦᱤᱡᱩᱜᱼᱟ ᱛᱟᱨᱯᱚᱨ ᱱᱚᱝᱠᱟ ᱦᱮᱡ ᱞᱮᱱᱠᱷᱟᱱ ᱯᱟᱨᱥᱳᱱᱟᱞ ᱤᱱᱯᱷᱳ ᱨᱮ ᱠᱞᱤᱠ ᱦᱩᱭᱩᱜᱼᱟ ᱛᱟᱨᱯᱚᱨ ᱞᱟᱛᱟᱨ ᱥᱮᱫ ᱯᱮ ᱧᱮᱞ ᱮᱫᱟ ᱱᱚᱜᱼᱚᱭ ᱯᱷᱳᱴᱳ ᱟᱯᱮᱭᱟᱜ ᱫᱚ ᱱᱚᱰᱮ ᱫᱚ ᱚᱱᱟ ᱡᱟᱦᱟᱸ ᱧᱩᱛᱩᱢ ᱛᱮ ᱤᱼᱢᱮᱞ ᱢᱮᱱᱟᱜ ᱛᱟᱯᱮᱭᱟ ᱚᱱᱟ ᱨᱮᱱᱟᱜ ᱯᱨᱚᱛᱷᱚᱢ ᱚᱠᱠᱷᱚᱨ ᱨᱟᱠᱟᱵ ᱠᱟᱱᱟ ᱛᱳ ᱱᱚᱰᱮ ᱠᱞᱤᱠ ᱠᱟᱛᱮᱫ ᱜᱮ ᱟᱵᱚᱣᱟᱜ ᱚᱱᱟ ᱵᱚᱱ ᱪᱮᱧᱡᱽ ᱫᱟᱲᱮᱭᱟᱜᱼᱟ ᱯᱷᱳᱴᱳ ᱵᱚᱱ ᱥᱮᱴ ᱫᱟᱲᱮᱭᱟᱜᱼᱟ ᱥᱮᱴ ᱤᱭᱳᱨ ᱥᱮᱴ ᱯᱨᱳᱯᱷᱟᱭᱤᱞ ᱯᱷᱳᱴᱳ ᱧᱮᱞ ᱮᱫᱟᱯᱮ ᱱᱚᱰᱮ ᱠᱞᱤᱠ ᱠᱟᱛᱮᱫ ᱟᱵᱚ ᱴᱮᱠ ᱯᱷᱳᱴᱳ ᱡᱩᱫᱤ ᱵᱚᱱ ᱠᱞᱤᱠᱟ ᱛᱟᱦᱚᱞᱮ ᱠᱮᱢᱮᱨᱟ ᱳᱯᱮᱱᱚᱜ ᱛᱟᱵᱚᱱᱟ ᱟᱨ ᱪᱩᱡᱽ ᱯᱷᱳᱴᱳ ᱠᱷᱟᱱ ᱫᱚ ᱜᱮᱞᱟᱨᱤ ᱨᱮ ᱡᱟᱦᱟᱸ ᱯᱷᱳᱴᱳ ᱦᱮᱱᱟᱜ ᱠᱚᱛᱟ ᱵᱚᱱᱟ ᱩᱱᱠᱩ ᱠᱚ ᱥᱮᱴᱮᱨᱚᱜᱼᱟ ᱥᱮᱠᱚ ᱦᱤᱡᱩᱜᱼᱟ ᱚᱸᱰᱮ ᱠᱷᱚᱱ ᱵᱚᱱ ᱥᱤᱞᱮᱠᱴ ᱫᱟᱲᱮ ᱟᱠᱚᱣᱟ ᱛᱳ ᱪᱩᱡᱽ ᱯᱷᱳᱴᱳ ᱠᱷᱚᱱ ᱜᱮᱞᱟᱨᱤ ᱠᱷᱚᱱ ᱧᱮᱞ ᱛᱟᱯᱮ ᱜᱮᱞᱟᱨᱤ ᱜᱮᱞᱟᱨᱤ ᱥᱮᱱ ᱠᱟᱛᱮᱫ ᱟᱵᱚ ᱯᱷᱳᱴᱳ ᱢᱤᱫᱴᱮᱱ ᱡᱟᱦᱟᱸᱭ ᱴᱟᱜ ᱜᱮᱵᱚᱱ ᱥᱮᱴᱮᱭᱟ ᱥᱮᱴ ᱠᱟᱛᱮᱫ ᱵᱚᱱ ᱰᱟᱱᱟ ᱛᱳ ᱵᱟᱹᱧ ᱥᱮᱴᱮ ᱠᱟᱱᱟ ᱟᱯᱮ ᱫᱚ ᱥᱮᱴ ᱠᱟᱛᱮᱫ ᱴᱤᱠ ᱪᱤᱱᱦᱟᱹ ᱨᱮ ᱮᱢ ᱠᱟᱛᱮᱫ ᱰᱟᱱ ᱯᱮ ᱛᱳ ᱵᱮᱠ ᱨᱤᱧ ᱦᱤᱡᱩᱜ ᱠᱟᱱᱟ ᱱᱤᱝᱠᱟᱹ ᱠᱟᱛᱮᱫ ᱯᱷᱳᱴᱳ ᱵᱚᱱ ᱪᱮᱧᱡᱽ ᱫᱟᱲᱮᱭᱟᱜᱼᱟ ᱛᱟᱨᱯᱚᱨ ᱧᱩᱛᱩᱢ ᱡᱩᱫᱤ ᱪᱮᱧᱡᱽ ᱨᱮᱱᱟᱜ ᱢᱮᱱᱟᱜ ᱛᱟᱯᱮᱭᱟ ᱛᱟᱦᱚᱞᱮ ᱧᱮᱞ ᱛᱟᱯᱮ ᱱᱮᱢ ᱱᱚᱰᱮ ᱠᱞᱤᱠ ᱠᱟᱛᱮ ᱟᱯᱮ ᱧᱩᱛᱩᱢ ᱯᱮ ᱪᱮᱧᱡᱽ ᱫᱟᱲᱮᱭᱟᱜᱼᱟ ᱟᱯᱮᱭᱟᱜ ᱴᱟᱣᱟᱨ ᱵᱟᱭ ᱧᱟᱢ ᱫᱟᱭ ᱛᱟᱺᱜᱤ ᱞᱮᱜᱮ ᱵᱚᱱ ᱧᱮᱞ ᱮᱫᱟᱯᱮ ᱱᱤᱝᱠᱟᱹ ᱦᱤᱡᱩᱜᱼᱟ ᱟᱯᱮᱭᱟᱜ ᱧᱩᱛᱩᱢ ᱦᱤᱡᱩᱜᱼᱟ ᱯᱳᱭᱞᱳ ᱨᱮᱱᱟᱜ ᱪᱮᱫ ᱧᱩᱛᱩᱢ ᱟᱨ ᱛᱟᱭᱚᱢ ᱛᱮᱱᱟᱜ ᱪᱮᱫ ᱧᱩᱛᱩᱢ ᱠᱟᱱ ᱛᱟᱯᱮᱭᱟ ᱚᱱᱟ ᱦᱤᱡᱩᱜᱼᱟ ᱛᱚ ᱱᱚᱰᱮ ᱵᱚᱱ ᱪᱮᱧᱡᱽ ᱠᱟᱛᱮ ᱥᱮᱵᱷ ᱨᱮᱵᱚᱱ ᱠᱞᱤᱠ ᱞᱮᱠᱷᱟᱡ ᱟᱵᱚᱣᱟᱜ ᱧᱩᱛᱩᱢ ᱪᱮᱧᱡᱚᱜᱼᱟ ᱛᱚ ᱵᱮᱠ ᱨᱮᱵᱚᱱ ᱪᱟᱞᱟᱜᱼᱟ ᱚᱱᱟ ᱠᱷᱟᱹᱛᱤᱨ ᱛᱮ ᱵᱮᱠ ᱵᱟᱴᱚᱱ ᱨᱮ ᱠᱞᱤᱠ ᱠᱮᱫᱟ ᱳᱠᱮ ᱵᱮᱠ ᱵᱮᱠ ᱛᱟᱨᱯᱚᱨ ᱡᱩᱫᱤ ᱰᱮᱴ ᱚᱯᱷ ᱵᱟᱨᱛᱷ ᱠᱚ ᱪᱮᱧᱡᱽ ᱨᱮᱱᱟᱜ ᱢᱮᱱᱟᱜ ᱛᱟᱯᱮᱭᱟ ᱤᱼᱢᱮᱞ ᱨᱮ ᱡᱟᱦᱟᱸ ᱰᱮᱴ ᱚᱯᱷ ᱵᱟᱨᱛᱷ ᱯᱮ ᱮᱢ ᱠᱟᱫᱟ ᱛᱟᱦᱚᱞᱮ ᱵᱟᱨᱛᱷ ᱰᱮ ᱡᱟᱦᱟᱸ ᱚᱸᱰᱮ ᱠᱞᱤᱠ ᱠᱟᱛᱮ ᱟᱵᱚ ᱪᱮᱧᱡᱽ ᱫᱟᱲᱮᱭᱟᱜ ᱵᱚᱱ ᱰᱮᱴ ᱚᱯᱷ ᱵᱟᱨᱛᱷ ᱛᱚ ᱚᱱᱟ ᱦᱚᱸ ᱵᱟᱹᱧ ᱤᱭᱟᱹᱭᱮᱫᱟ ᱮᱠᱴᱩᱠᱩ ᱥᱞᱳ ᱜᱮᱭᱟ ᱫᱚᱢᱮ ᱱᱮᱴ ᱛᱚ ᱱᱤᱝᱠᱟᱹ ᱠᱟᱛᱮ ᱟᱵᱚ ᱱᱚᱰᱮ ᱯᱷᱳᱱ ᱱᱟᱢᱵᱟᱨ ᱦᱚᱸ ᱦᱮᱱᱟᱜᱼᱟ ᱯᱷᱳᱱ ᱱᱟᱢᱵᱟᱨ ᱮᱴᱟᱜ ᱯᱮ ᱮᱰ ᱫᱟᱲᱮᱭᱟᱜᱼᱟ ᱵᱚᱫᱚᱞ ᱫᱟᱲᱮᱭᱟᱜᱼᱟ ᱯᱮ ᱛᱚ ᱱᱤᱝᱠᱟᱹ ᱠᱟᱛᱮ ᱟᱯᱮ ᱤᱼᱢᱮᱞ ᱨᱮᱱᱟᱜ ᱡᱟᱦᱟᱱᱟᱜ ᱡᱤᱱᱤᱥ ᱠᱚ ᱱᱚᱰᱮ ᱯᱟᱥᱚᱣᱟᱨᱰ ᱦᱚᱸᱯᱮ ᱵᱚᱫᱚᱞ ᱫᱟᱲᱮᱭᱟᱜᱼᱟ ᱛᱚ ᱱᱤᱭᱟᱹ ᱠᱚ ᱛᱟᱦᱮᱸ ᱠᱟᱱᱟ ᱤᱼᱢᱮᱞ ᱨᱮᱱᱟᱜ ᱛᱚ ᱤᱼᱢᱮᱞ ᱢᱤᱫᱴᱮᱱ ᱤᱼᱢᱮᱞ ᱢᱟᱱᱮ ᱢᱤᱫᱴᱮᱱ ᱤᱭᱩᱴᱩᱵᱽ ᱪᱮᱱᱮᱞ ᱛᱚ ᱚᱱᱟᱜᱤᱧ ᱩᱫᱩᱜ ᱟᱯᱮᱭᱟ ᱛᱚ ᱤᱭᱩᱴᱩᱵᱽ ᱪᱮᱱᱮᱞ ᱪᱮᱫ ᱞᱮᱠᱟ ᱛᱮᱵᱚᱱ ᱵᱮᱱᱟᱣᱟ ᱟᱵᱚᱣᱟᱜ ᱤᱼᱢᱮᱞ ᱛᱮ ᱛᱚ ᱱᱚᱰᱮ ᱦᱮᱡ ᱠᱟᱱᱟ ᱤᱭᱩᱴᱩᱵᱽ ᱨᱮᱱᱟᱜ ᱯᱨᱚᱛᱷᱚᱢ ᱦᱳᱢ ᱯᱮᱡᱽ ᱨᱮ ᱛᱟᱨᱯᱚᱨ ᱟᱵᱚ ᱠᱞᱤᱠ ᱞᱟᱜᱟᱣ ᱵᱚᱱᱟ ᱟᱵᱚᱣᱟᱜ ᱯᱨᱳᱯᱷᱟᱭᱤᱞ ᱟᱭᱠᱚᱱ ᱨᱮ ᱡᱟᱦᱟᱸ ᱴᱷᱮᱱ ᱯᱷᱳᱴᱳ ᱧᱮᱞᱚᱜ ᱠᱟᱱᱟ ᱚᱸᱰᱮ ᱠᱞᱤᱠ ᱞᱟᱜᱟᱣ ᱵᱚᱱᱟ ᱠᱞᱤᱠ ᱞᱮᱠᱷᱟᱱ ᱱᱤᱝᱠᱟᱹ ᱦᱤᱡᱩᱜᱼᱟ ᱛᱟᱨᱯᱚᱨ ᱧᱮᱞ ᱫᱟᱯᱮ ᱤᱭᱳᱨ ᱪᱮᱱᱮᱞ ᱡᱟᱦᱟᱸ ᱱᱚᱜᱼᱚᱭ ᱱᱚᱰᱮ ᱠᱞᱤᱠ ᱠᱟᱛᱮᱫ ᱟᱵᱚ ᱟᱵᱚᱣᱟᱜ ᱤᱭᱟᱹ ᱢᱤᱫᱴᱟᱱ ᱪᱮᱱᱮᱞ ᱵᱮᱱᱟᱜᱼᱟ ᱤᱭᱩᱴᱩᱵᱽ ᱪᱮᱱᱮᱞ ᱛᱚ ᱪᱚᱞᱚ ᱵᱚᱱ ᱛᱟᱺᱜᱤ ᱞᱮᱜᱮ ᱧᱮᱞ ᱮᱫᱟ ᱯᱮ ᱱᱚᱜᱼᱚᱭ ᱱᱚᱝᱠᱟ ᱦᱤᱡᱩᱜᱼᱟ ᱤᱧᱟᱹᱜ ᱧᱩᱛᱩᱢ ᱛᱮ ᱱᱚᱜᱼᱚᱭ ᱪᱮᱱᱮᱞ ᱦᱮᱱᱟᱜᱼᱟ ᱮᱰᱤᱴ ᱪᱮᱱᱮᱞ ᱠᱟᱛᱮᱫ ᱟᱵᱚ ᱢᱟᱱᱮ ᱪᱮᱱᱮᱞ ᱨᱮᱱᱟᱜ ᱧᱩᱛᱩᱢ ᱵᱚᱱ ᱪᱮᱧᱡᱽ ᱫᱟᱲᱮᱭᱟᱜᱼᱟ ᱧᱮᱞ ᱮᱫᱟᱯᱮ ᱱᱚᱸᱰᱮ ᱥᱩᱫᱚᱨᱥᱚᱱ ᱵᱮᱥᱨᱟ ᱱᱚᱣᱟ ᱡᱩᱫᱤ ᱤᱧ ᱪᱮᱱᱮᱞ ᱨᱮᱱᱟᱜ ᱧᱩᱛᱩᱢ ᱤᱧᱟᱹᱜ ᱧᱩᱛᱩᱢ ᱵᱮᱜᱚᱨ ᱮᱴᱟᱜ ᱧᱩᱛᱩᱢ ᱡᱩᱫᱤᱧ ᱮᱢᱟᱜᱼᱟ ᱛᱟᱦᱚᱞᱮ ᱱᱚᱸᱰᱮ ᱠᱚᱞᱚᱢ ᱟᱭᱠᱚᱱ ᱨᱮ ᱠᱞᱤᱠ ᱠᱟᱛᱮ ᱟᱵᱚ ᱱᱚᱣᱟ ᱵᱚᱱ ᱪᱮᱧᱡᱽ ᱫᱟᱲᱮᱭᱟᱜᱼᱟ ᱛᱚ ᱠᱮᱱᱥᱮᱞ ᱠᱤᱫᱟᱹᱧ ᱟᱨ ᱰᱤᱥᱠᱨᱤᱯᱥᱚᱱ ᱱᱚᱸᱰᱮ ᱠᱷᱚᱡ ᱵᱚᱱ ᱮᱢ ᱫᱟᱲᱮᱭᱟᱜᱼᱟ ᱱᱚᱝᱠᱟ ᱠᱟᱛᱮ ᱟᱵᱚ ᱤᱼᱢᱮᱞ ᱛᱮ ᱢᱤᱫᱴᱮᱱ ᱤᱭᱩᱴᱩᱵᱽ ᱪᱮᱱᱮᱞ ᱵᱚᱱ ᱵᱮᱱᱟᱣ ᱫᱟᱲᱮᱭᱟᱜᱼᱟ ᱡᱟᱦᱟᱸᱭ ᱠᱚ ᱵᱟᱝ ᱯᱮ ᱵᱟᱲᱟᱭ ᱠᱟᱱ ᱛᱟᱦᱮᱱ ᱢᱟ ᱛᱟᱦᱚᱞᱮ ᱡᱚᱦᱟᱨ ᱜᱮ ᱱᱚᱸᱰᱮ ᱵᱮᱱᱟᱨ ᱱᱚᱸᱰᱮ ᱵᱮᱱᱟᱨ ᱵᱟᱹᱧ ᱮᱢ ᱠᱟᱫᱟ ᱱᱚᱸᱰᱮ ᱵᱮᱱᱟᱨ ᱱᱚᱸᱰᱮ ᱯᱷᱚᱴᱳ ᱡᱟᱦᱟᱸ ᱠᱮᱢᱮᱨᱟ ᱟᱭᱠᱚᱱ ᱚᱸᱰᱮ ᱠᱞᱤᱠ ᱠᱟᱛᱮ ᱵᱮᱱᱟᱨ ᱱᱚᱰᱮ ᱥᱮᱴᱚᱜᱼᱟ ᱵᱟᱹᱧ ᱥᱮᱴ ᱠᱟᱫᱟ ᱛᱚ ᱱᱤᱝᱠᱟᱹ ᱠᱟᱛᱮ ᱤᱭᱩᱴᱩᱵᱽ ᱪᱮᱱᱮᱞ ᱵᱚᱱ ᱵᱮᱱᱟᱣ ᱫᱟᱲᱮᱭᱟᱜᱼᱟ ᱢᱤᱫᱴᱮᱱ ᱤᱼᱢᱮᱞ ᱟᱭᱰᱤ ᱛᱮ ᱢᱟ ᱛᱟᱦᱚᱞᱮ ᱵᱷᱤᱰᱤᱭᱳ ᱫᱚ ᱟᱹᱰᱤ ᱡᱮᱞᱮᱧᱚᱜ ᱠᱟᱱᱟ ᱮᱴᱟᱜ ᱵᱷᱤᱰᱤᱭᱳ ᱠᱚᱨᱮ ᱡᱟᱹᱥᱛᱤ ᱫᱚ ᱞᱟᱹᱭ ᱛᱟᱦᱮᱱᱟ ᱛᱚ ᱵᱷᱤᱰᱤᱭᱳ ᱫᱚ ᱱᱚᱰᱮ ᱜᱮᱧ ᱢᱩᱪᱟᱹᱫ ᱮᱫᱟ